ᱛᱚ ᱦᱮᱞᱳ ᱜᱟᱛᱮ ᱠᱚ ᱤᱧ ᱥᱮᱫ ᱠᱷᱚᱱ ᱥᱟᱱᱟᱢ ᱠᱚᱜᱮ ᱱᱟᱣᱟ ᱥᱟᱞ ᱨᱮᱱᱟᱜ ᱟᱨ ᱥᱟᱹᱜᱩᱱ ᱥᱚᱨᱦᱟᱭ ᱨᱮᱱᱟᱜ ᱡᱚᱦᱟᱨ ᱛᱚ ᱜᱟᱛᱮ ᱠᱚ ᱱᱤᱛᱚᱜ ᱢᱤᱱᱟᱹᱧᱟ ᱨᱟᱪᱟ ᱨᱮ ᱟᱞᱮᱣᱟᱜ ᱨᱟᱪᱟ ᱨᱮ ᱟᱨ ᱡᱚᱛᱚ ᱠᱚ ᱢᱟᱨᱟᱝ ᱨᱮ ᱡᱚᱛᱚ ᱠᱚᱜᱮ ᱡᱚᱛᱚ ᱵᱚᱭᱦᱟ ᱠᱚ ᱢᱤᱥᱨᱟᱧ ᱠᱚ ᱱᱮᱣᱛᱟᱭᱮᱫ ᱯᱮᱭᱟ ᱱᱚᱣᱟ ᱥᱟᱹᱜᱩᱱ ᱥᱚᱨᱦᱟᱭ ᱨᱮ ᱟᱨ ᱟᱜᱟᱨ ᱪᱮᱱᱮᱞ ᱯᱮ ᱱᱟᱣᱟ ᱠᱷᱟᱡ ᱪᱮᱱᱮᱞ ᱥᱟᱵᱥᱠᱨᱟᱭᱤᱵᱽ ᱛᱤᱧ ᱯᱮ ᱟᱨ ᱟᱜᱟᱨ ᱵᱷᱤᱰᱤᱭᱳ ᱯᱮ ᱧᱮᱞ ᱠᱷᱟᱱ ᱥᱮᱭᱟᱨ ᱯᱮ ᱠᱚᱢᱮᱱᱴ ᱯᱮ ᱴᱷᱤᱠ ᱜᱮᱭᱟ ᱛᱚ ᱱᱤᱛᱚᱜ ᱢᱤᱱᱟᱹᱧᱟ ᱨᱟᱪᱟ ᱨᱮ ᱟᱨ ᱯᱮ ᱟᱞᱮᱭᱟᱜ ᱨᱟᱪᱟ ᱨᱮ ᱱᱚᱜᱼᱚᱭ ᱱᱚᱝᱠᱟ ᱥᱟᱡᱟᱣ ᱦᱩᱭ ᱠᱟᱱᱟ ᱧᱮᱞ ᱫᱟᱲᱮᱭᱟᱜ ᱠᱟᱱᱟ ᱯᱮ ᱱᱚᱝᱠᱟ ᱞᱮ ᱥᱟᱡᱟᱣ ᱠᱟᱫᱟ ᱭᱟᱱᱮ ᱠᱷᱩᱫ ᱤᱧ ᱛᱮ ᱥᱟᱡᱟᱣ ᱠᱟᱫᱟ ᱴᱷᱤᱠ ᱜᱮᱭᱟ ᱤᱧ ᱛᱮᱧ ᱥᱟᱡᱟᱣ ᱠᱟᱹᱫᱟᱹᱧ ᱧᱮᱞ ᱫᱟᱲᱮᱭᱟᱜ ᱠᱟᱱᱟ ᱯᱮ ᱱᱚᱸᱰᱮᱱᱟᱜ ᱞᱳᱠᱮᱥᱚᱱ ᱱᱚᱸᱰᱮᱱᱟᱜ ᱵᱷᱤᱭᱩ ᱛᱤᱱᱟᱹᱜ ᱢᱚᱡᱽ ᱧᱮᱞᱚᱜ ᱠᱟᱱᱟ ᱛᱚ ᱟᱨᱦᱚᱸ ᱠᱩᱞᱦᱤ ᱥᱚᱧ ᱩᱫᱩᱜ ᱯᱮᱭᱟ ᱚᱱᱛᱮ ᱦᱚᱸ ᱪᱮᱫ ᱞᱮᱠᱟᱞᱮ ᱥᱟᱡᱟᱣ ᱠᱟᱫᱟᱞᱮ ᱠᱩᱞᱦᱤ ᱯᱩᱨᱟᱹ ᱠᱩᱞᱦᱤ ᱨᱮᱱᱟᱜ ᱵᱷᱤᱭᱩᱧ ᱩᱫᱩᱜ ᱯᱮᱭᱟ ᱢᱚᱛᱞᱚᱵ ᱚᱱᱛᱮ ᱨᱮ ᱪᱮᱫ ᱞᱮᱠᱟᱞᱮ ᱥᱟᱡᱟᱣ ᱠᱟᱫᱟᱞᱮ ᱚᱱᱛᱮ ᱦᱚᱸᱧ ᱩᱫᱩᱜ ᱯᱮᱭᱟᱹᱧ ᱟᱨ ᱱᱤᱛᱚᱜ ᱢᱤᱱᱟᱹᱧᱟ ᱨᱟᱪᱟ ᱨᱮ ᱛᱚ ᱥᱟᱯᱲᱟᱣ ᱵᱟᱲᱟ ᱦᱩᱭ ᱠᱟᱱᱟ ᱟᱨ ᱱᱤᱛᱚᱜ ᱵᱮᱞᱟ ᱢᱚᱴᱟᱢᱩᱴᱤ ᱟᱹᱭᱩᱵ ᱵᱮᱲᱟᱜ ᱠᱟᱱᱟ ᱟᱨ ᱥᱟᱯᱲᱟᱣ ᱵᱟᱲᱟ ᱠᱟᱱᱟᱞᱮ ᱢᱤᱫ ᱜᱷᱟᱹᱲᱤᱡ ᱵᱟᱫ ᱦᱟᱸᱜ ᱮᱱᱮᱡ ᱦᱩᱭᱩᱜᱼᱟ ᱟᱨ ᱛᱮᱦᱮᱧ ᱟᱹᱰᱤ ᱠᱷᱟᱥ ᱫᱤᱱ ᱠᱟᱱᱟ ᱡᱟᱱᱮ ᱠᱤ ᱚᱠᱟ ᱫᱚᱠᱚ ᱢᱮᱱᱟ ᱛᱮᱦᱮᱧ ᱫᱚ ᱡᱟᱞᱮ ᱞᱮᱠᱟᱱ ᱫᱤᱱ ᱠᱟᱱᱟ ᱛᱟᱹᱨᱤᱠᱷ ᱫᱚ ᱦᱩᱭᱩᱜ ᱠᱟᱱᱟ ᱵᱟᱨᱚ ᱛᱟᱹᱨᱤᱠᱷ ᱴᱷᱤᱠ ᱜᱮᱭᱟ ᱛᱚ ᱱᱚ ᱛᱟᱹᱨᱤᱠᱷ ᱠᱷᱚᱱ ᱥᱩᱨᱩ ᱠᱟᱱ ᱛᱟᱞᱮᱭᱟ ᱟᱨ ᱛᱮᱦᱮᱧᱚᱜ ᱫᱚ ᱡᱟᱞᱮ ᱞᱮᱠᱟᱱ ᱫᱤᱱ ᱠᱟᱱᱟ ᱛᱚ ᱟᱹᱰᱤ ᱵᱟᱹᱲᱦᱤᱭᱟᱹ ᱫᱤᱱ ᱠᱟᱱᱟ ᱟᱨ ᱢᱤᱫ ᱜᱷᱟᱹᱲᱤᱡ ᱵᱟᱫ ᱦᱟᱸᱜ ᱮᱱᱮᱡ ᱦᱩᱭᱩᱜᱼᱟ ᱚᱱᱛᱮᱱᱟᱜ ᱦᱚᱸ ᱩᱫᱩᱜ ᱯᱮᱭᱟᱹᱧ ᱵᱷᱤᱭᱩ ᱴᱷᱤᱠ ᱜᱮᱭᱟ ᱛᱚ ᱱᱤᱛᱚᱜ ᱤᱧ ᱪᱟᱞᱟᱜ ᱠᱟᱱᱟ ᱨᱟᱪᱟ ᱟᱯᱠᱟ ᱱᱤᱛᱚᱜ ᱱᱤᱭᱟᱹ ᱨᱟᱪᱟ ᱨᱮ ᱤᱧ ᱪᱟᱞᱟᱜ ᱠᱟᱱᱟ ᱠᱩᱞᱦᱤ ᱥᱮᱫ ᱚᱱᱛᱮᱱᱟᱜ ᱞᱳᱠᱮᱥᱚᱱ ᱤᱧ ᱩᱫᱩᱜ ᱯᱮᱭᱟ ᱵᱷᱤᱭᱩ ᱪᱮᱫ ᱞᱮᱠᱟ ᱞᱮ ᱥᱟᱡᱟᱣ ᱠᱟᱫᱟᱞᱮ ᱟᱛᱳ ᱛᱚ ᱵᱷᱤᱰᱤᱭᱳ ᱵᱤᱱᱟᱹ ᱥᱠᱤᱯ ᱛᱮ ᱧᱮᱞ ᱛᱟᱵᱚᱱ ᱯᱮ ᱵᱷᱤᱰᱤᱭᱳ ᱵᱤᱱᱟᱹ ᱥᱠᱤᱯ ᱛᱮ ᱢᱩᱪᱟᱹᱫ ᱫᱷᱟᱹᱵᱤᱡ ᱧᱮᱞ ᱯᱮ ᱯᱩᱨᱟᱹ ᱢᱟᱥᱛᱤ ᱟᱹᱭᱠᱟᱹᱜᱼᱟ ᱦᱟᱸᱜ

ᱛᱚ ᱵᱚᱭᱦᱟ ᱠᱚ ᱡᱚᱛᱚ ᱠᱷᱚᱱ ᱞᱟᱦᱟᱨᱮ ᱦᱮᱡ ᱮᱱᱟ ᱫᱤᱱᱮᱥ ᱴᱷᱮᱱ ᱟᱨ ᱱᱩᱭ ᱟᱭᱟᱜ ᱠᱩᱞᱦᱤ ᱟᱭᱟᱜ ᱟᱹᱛᱩ ᱟᱭᱟᱜ ᱚᱲᱟᱜ ᱱᱚᱜᱼᱚᱭ ᱜᱮ ᱥᱟᱡᱟᱣ ᱠᱟᱫᱟᱭ ᱧᱮᱞ ᱫᱟᱲᱮᱭᱟᱜ ᱠᱟᱱᱟ ᱯᱮ ᱱᱚᱸᱰᱮᱱᱟᱜ ᱞᱳᱠᱮᱥᱚᱱ ᱪᱮᱫ ᱞᱮᱠᱟ ᱧᱮᱞᱚᱜ ᱠᱟᱱᱟ ᱚᱱᱛᱮᱱᱟᱜ ᱵᱷᱤᱭᱩ ᱟᱨ ᱱᱤᱛᱚᱜ ᱢᱮᱱᱟᱜ ᱞᱤᱧ ᱪᱷᱟᱛ ᱨᱮ ᱴᱷᱤᱠ ᱜᱮᱭᱟ ᱵᱟᱱᱟ ᱦᱚᱲ ᱨᱮ ᱪᱷᱟᱛ ᱨᱮ ᱛᱤᱸᱜᱩ ᱢᱮᱱᱟᱜ ᱞᱤᱧ ᱱᱚᱸᱰᱮ ᱞᱤᱧ ᱛᱤᱸᱜᱩ ᱠᱟᱱᱟ ᱞᱤᱧ ᱟᱨ ᱱᱤᱛᱚᱜ ᱞᱤᱧ ᱪᱟᱞᱟᱜ ᱟᱹᱞᱤᱧ ᱦᱟᱸᱜ ᱱᱤᱛᱚᱜ ᱢᱤᱫ ᱜᱷᱟᱹᱲᱤᱡ ᱵᱟᱫ ᱠᱚᱲᱟ ᱠᱚ ᱞᱤᱧ ᱢᱚᱛᱞᱚᱵ ᱥᱮᱸᱫᱽᱨᱟ ᱧᱟᱢ ᱠᱟᱛᱮᱫ ᱛᱩᱢᱫᱟᱜ ᱴᱟᱢᱟᱠ ᱜᱚᱜ ᱦᱩᱭᱩᱜᱼᱟ ᱟᱨ ᱮᱱᱮᱡ ᱥᱚᱜᱚᱭ ᱦᱩᱭᱩᱜᱼᱟ

ᱪᱮᱫ ᱠᱚ ᱢᱮᱱᱟ ᱩᱰᱩᱝᱚᱜᱼᱟ ᱟᱹᱭᱠᱟᱹᱜᱼᱟ ᱵᱷᱤᱛᱨᱤ ᱢᱚᱱᱮ ᱠᱷᱚᱡ ᱨᱟᱹᱥᱠᱟᱹ ᱟᱹᱭᱠᱟᱹᱜᱼᱟ ᱛᱚ ᱱᱤᱛᱚᱜ ᱱᱩᱭ ᱫᱤᱱᱮᱥ ᱟᱵᱷᱤ ᱫᱚ ᱟᱫᱷᱟ ᱟᱫᱷᱩᱨᱟ ᱜᱮ ᱥᱟᱯᱲᱟᱣ ᱠᱟᱱᱟᱭ ᱛᱚ ᱩᱥᱟᱹᱨ ᱛᱮᱧ ᱢᱮᱛᱟᱜ ᱠᱟᱱᱟ ᱥᱟᱯᱲᱟᱣ ᱜᱚᱫᱚᱜ ᱮ ᱛᱚ ᱡᱚᱛᱚ ᱠᱷᱚᱱ ᱢᱟᱨᱟᱝ ᱨᱮ ᱟᱹᱞᱤᱧ ᱡᱚᱛᱚ ᱠᱷᱚᱱ ᱢᱟᱨᱟᱝ ᱨᱮ ᱥᱚᱵᱥᱮ ᱢᱚᱛᱞᱚᱵ ᱚᱠᱟ ᱫᱚᱠᱚ ᱢᱮᱛᱟᱜᱼᱟ ᱡᱚᱛᱚ ᱠᱷᱚᱱ ᱞᱟᱦᱟ ᱨᱮ ᱢᱟᱨᱟᱝ ᱨᱮ ᱡᱚᱛᱚ ᱠᱷᱚᱱ ᱟᱹᱞᱤᱧ ᱱᱤᱛᱚᱜ ᱞᱤᱧ ᱢᱚᱛᱞᱚᱵ ᱤᱧ ᱥᱟᱯᱲᱟᱣ ᱴᱷᱤᱠ ᱠᱟᱹᱱᱟᱹᱧ ᱱᱩᱭ ᱜᱮ ᱥᱟᱯᱲᱟᱣ ᱵᱟᱹᱠᱤ ᱢᱮᱱᱟᱜ ᱛᱟᱭᱟ ᱩᱱᱤ ᱥᱟᱯᱲᱟᱣ ᱮ ᱟᱨ ᱥᱟᱯᱲᱟᱣ ᱜᱚᱫ ᱠᱟᱛᱮᱫ ᱪᱮᱫ ᱠᱚ ᱢᱮᱱᱟ ᱛᱩᱢᱫᱟᱜ ᱴᱟᱢᱟᱠ ᱟᱹᱞᱤᱧ ᱜᱮᱞᱤᱧ ᱜᱚᱜᱟ ᱦᱟᱸᱜ ᱴᱷᱤᱠ ᱜᱮᱭᱟ ᱪᱮᱫᱟᱜ ᱠᱤ ᱢᱮᱱ ᱢᱟᱱᱫᱟᱲᱤ ᱟᱹᱞᱤᱧ ᱜᱮ ᱠᱟᱱᱟᱞᱤᱧ ᱟᱨ ᱧᱮᱞ ᱢᱮ ᱠᱩᱥᱤᱛᱮ ᱧᱮᱞ ᱧᱮᱞᱮ ᱠᱟᱱᱟ ᱯᱮ ᱠᱩᱥᱤᱛᱮ ᱛᱤᱱᱟᱹᱜ ᱢᱚᱡᱽ ᱮ ᱞᱟᱸᱫᱟᱭ ᱛᱟᱭᱟ ᱮᱠᱫᱚᱢ ᱥᱚᱨᱦᱟᱭ ᱞᱮᱠᱟᱱ ᱫᱤᱱ ᱨᱮ ᱯᱩᱨᱟᱹ ᱠᱩᱥᱤ ᱢᱮᱱᱟᱭᱟ ᱱᱩᱭ ᱫᱚ ᱮᱠᱫᱚᱢ ᱱᱤᱛ ᱠᱷᱚᱡ ᱫᱚ ᱵᱟᱝ ᱦᱚᱞᱟ ᱢᱟᱫᱷᱮᱨ ᱠᱷᱚᱡ ᱠᱩᱥᱤ ᱮᱠᱫᱚᱢ ᱨᱟᱹᱥᱠᱟᱹ ᱨᱮ ᱢᱮᱱᱟᱭᱟ ᱯᱩᱨᱟᱹ ᱧᱮᱞ ᱠᱟᱱᱟ ᱯᱮ ᱮᱠᱫᱚᱢ ᱟᱭᱟᱜ ᱯᱷᱮᱥ ᱦᱚᱸ ᱢᱚᱛᱞᱚᱵ ᱟᱭᱟᱜ ᱪᱮᱦᱨᱟ ᱦᱚᱸ ᱧᱮᱞ ᱢᱮ ᱩᱠᱩᱭ ᱫᱟᱭ ᱟᱨ ᱢᱚᱛᱞᱚᱵ ᱞᱟᱸᱫᱟᱭ ᱫᱟᱭ ᱟᱨ ᱠᱩᱥᱤᱛᱮ ᱵᱚᱞᱮ ᱩᱠᱩᱭ ᱫᱟᱭ ᱟᱭᱟᱜ ᱪᱮᱦᱨᱟ ᱦᱚᱸ ᱧᱮᱞ ᱯᱮ ᱤᱱᱟᱹᱜ ᱠᱩᱥᱤ ᱢᱮᱱᱟᱭ ᱛᱤᱧᱟᱹ ᱛᱚ ᱛᱤᱦᱤᱧ ᱫᱚ ᱛᱩᱢᱫᱟᱜ ᱴᱟᱢᱟᱠ ᱫᱚ ᱵᱟᱹᱲᱦᱤᱭᱟᱹ ᱛᱮ ᱪᱮᱫ ᱠᱚ ᱢᱮᱱᱟ ᱜᱚᱜ ᱠᱟᱛᱮ ᱱᱟᱪᱚᱱᱤᱭᱟᱹ ᱠᱟᱱᱟ ᱠᱚ ᱡᱚ ᱥᱚᱜᱚᱭ ᱠᱚᱲᱟ ᱠᱟᱱᱟ ᱠᱚ ᱵᱟᱹᱲᱦᱤᱭᱟᱹ ᱛᱮ ᱛᱤᱦᱤᱧ ᱫᱚ ᱮᱱᱮᱡ ᱥᱚᱜᱚᱭ ᱦᱩᱭᱩᱜᱼᱟ ᱟᱨ ᱞᱟᱜᱽ ᱵᱷᱟᱜᱽ ᱢᱤᱫ ᱧᱤᱫᱟᱹ ᱞᱮᱠᱟ ᱮᱱᱮᱡ ᱥᱚᱜᱚᱭ ᱦᱩᱭᱩᱜᱼᱟ ᱟᱨ ᱟᱵᱤ ᱫᱚ ᱥᱟᱨᱮᱡ ᱠᱟᱱ ᱜᱮᱭᱟ ᱥᱚᱨᱦᱟᱭ ᱫᱚ ᱟᱨ ᱵᱟᱨ ᱫᱤᱱ ᱢᱮᱱᱟᱜᱼᱟ ᱛᱚ ᱵᱷᱤᱰᱤᱭᱳ ᱨᱮᱜᱮ ᱛᱟᱦᱮᱱ ᱯᱮ ᱵᱤᱱᱟᱹ ᱥᱠᱤᱯ ᱛᱮ ᱵᱷᱤᱰᱤᱭᱳ ᱧᱮᱞ ᱛᱟᱵᱚᱱ ᱯᱮ ᱯᱩᱨᱟᱹ ᱢᱟᱥᱛᱤ ᱨᱮᱯᱮ ᱟᱹᱭᱠᱟᱹᱣᱟ ᱯᱩᱨᱟᱹ ᱢᱟᱥᱛᱤ ᱯᱮ ᱛᱟᱦᱮᱱᱟ ᱛᱚ ᱩᱥᱟᱹᱨ ᱛᱮ ᱪᱚᱞᱚ ᱞᱤᱧ ᱪᱟᱞᱟᱜ ᱠᱟᱱᱟᱞᱤᱧ ᱫᱤᱱᱮᱥ ᱥᱟᱯᱲᱟᱣ ᱜᱚᱫ ᱠᱟᱱᱟ ᱱᱤᱦᱚᱸ ᱵᱚᱭᱦᱟ ᱠᱚ ᱱᱤᱛ ᱫᱚ ᱢᱮᱱᱟᱭᱟ ᱪᱷᱟᱛ ᱪᱮᱛᱟᱱ ᱨᱮ ᱴᱷᱤᱠ ᱜᱮᱭᱟ ᱯᱮ ᱟᱨ

ᱟᱨ ᱵᱟᱹᱲᱦᱤᱭᱟᱹ ᱛᱮᱧ ᱩᱫᱩᱜ ᱯᱮᱭᱟ ᱟᱨᱦᱚᱸ ᱱᱚᱰᱮ ᱠᱷᱚᱱ ᱪᱮᱛᱟᱱ ᱨᱮᱱᱟᱜ ᱢᱚᱛᱞᱚᱵ ᱪᱷᱟᱛ ᱪᱮᱛᱟᱱ ᱠᱷᱚᱱ ᱞᱳᱠᱮᱥᱚᱱ ᱪᱮᱫ ᱞᱮᱠᱟ ᱧᱮᱞᱚᱜ ᱠᱟᱱᱟ ᱛᱚ ᱵᱚᱭᱦᱟ ᱠᱚ ᱧᱮᱞ ᱛᱟᱵᱚᱱ ᱯᱮ ᱦᱟᱱᱮ ᱛᱮᱨᱮ ᱵᱟᱲᱜᱮ ᱢᱮᱱᱟᱜ ᱛᱟᱞᱮᱭᱟ ᱚᱱᱟ ᱵᱟᱲᱜᱮ ᱨᱮ ᱟᱹᱞᱩ ᱠᱚᱞᱮ ᱨᱚᱦᱚᱭ ᱠᱮᱫᱟ ᱭᱟᱱᱮ ᱟᱛᱳ ᱨᱮᱱ ᱦᱚᱲ ᱢᱚᱛᱞᱚᱵ ᱟᱞᱮᱣᱟᱜ ᱫᱚ ᱵᱟᱝ ᱠᱟᱱᱟ ᱮᱴᱟᱜ ᱦᱚᱲᱟᱜ ᱠᱟᱱᱟ ᱟᱹᱞᱩ ᱠᱚ ᱨᱚᱦᱚᱭ ᱠᱮᱫᱟ ᱠᱚ ᱟᱨ ᱱᱚᱣᱟ ᱱᱚᱣᱟ ᱛᱮᱨᱮ ᱛᱟᱞᱮ ᱫᱟᱨᱮ ᱢᱮᱱᱟᱜ ᱛᱟᱞᱮᱭᱟ ᱟᱨ ᱪᱷᱟᱛ ᱪᱮᱛᱟᱱ ᱠᱷᱚᱱ ᱞᱳᱠᱮᱥᱚᱱ ᱧᱮᱞ ᱯᱮ ᱟᱞᱮ ᱟᱛᱳ ᱨᱮᱱᱟᱜ ᱪᱮᱫ ᱞᱮᱠᱟ ᱧᱮᱞᱚᱜ ᱠᱟᱱᱟ ᱩᱫᱩᱜ ᱯᱮ ᱠᱟᱹᱱᱟᱹᱧ ᱧᱮᱞ ᱯᱮ ᱛᱤᱱᱟᱹᱜ ᱢᱚᱡᱽ ᱮᱠᱫᱚᱢ ᱞᱳᱠᱮᱥᱚᱱ ᱧᱮᱞᱚᱜ ᱠᱟᱱᱟ ᱟᱨ ᱟᱞᱮ ᱟᱛᱳ ᱫᱚ ᱪᱷᱳᱴᱟ ᱢᱳᱴᱟ ᱟᱛᱳ ᱫᱚ ᱵᱟᱝ ᱠᱟᱱᱟ ᱢᱚᱛᱞᱚᱵ ᱟᱪᱪᱷᱟ ᱡᱤᱞᱤᱧ ᱠᱩᱞᱦᱤ ᱠᱟᱱ ᱛᱟᱞᱮᱭᱟ ᱧᱮᱞ ᱯᱮ ᱟᱹᱰᱤ ᱡᱤᱞᱤᱧ ᱫᱷᱟᱹᱵᱤᱡ ᱠᱩᱞᱦᱤ ᱢᱮᱱᱟᱜ ᱛᱟᱞᱮᱭᱟ ᱟᱨ ᱛᱤᱦᱤᱧ ᱫᱚ ᱵᱟᱹᱲᱦᱤᱭᱟᱹ ᱛᱮ ᱮᱠᱫᱚᱢ ᱡᱚᱢᱠᱟᱣ ᱧᱚᱜ ᱥᱟᱹᱨᱤᱭᱟᱹ ᱠᱟᱛᱮ ᱛᱚ ᱱᱚᱸᱰᱮᱱᱟᱜ ᱵᱷᱤᱭᱩ ᱧᱮᱞ ᱯᱮ ᱪᱷᱟᱫᱽ ᱪᱮᱛᱟᱱ ᱠᱷᱚᱱ ᱵᱷᱤᱭᱩ ᱧᱮᱞ ᱯᱮ ᱟᱛᱳ ᱨᱮᱭᱟᱜ ᱞᱳᱠᱮᱥᱚᱱ ᱛᱤᱱᱟᱹᱜ ᱢᱚᱡᱽ ᱧᱮᱞᱚᱜ ᱠᱟᱱᱟ ᱟᱨ ᱱᱟᱭᱛᱮ ᱵᱟᱲᱜᱮ ᱦᱚᱸᱧ ᱩᱫᱩᱜ ᱯᱮ ᱠᱟᱱᱟ ᱟᱨ ᱱᱚᱣᱟ ᱠᱚᱨᱮᱧ ᱩᱫᱩᱜ ᱯᱮ ᱠᱟᱱᱟ ᱧᱮᱞ ᱯᱮ ᱞᱳᱠᱮᱥᱚᱱ ᱛᱤᱱᱟᱹᱜ ᱢᱚᱡᱽ ᱮᱠᱫᱚᱢ ᱧᱮᱞᱚᱜ ᱠᱟᱱᱟ ᱛᱤᱱᱟᱹᱜ ᱵᱟᱹᱲᱦᱤᱭᱟᱹ ᱧᱮᱞᱚᱜ ᱠᱟᱱᱟ ᱞᱳᱠᱮᱥᱚᱱ ᱛᱚ ᱛᱤᱦᱤᱧ ᱫᱚ ᱡᱟᱞᱤ ᱞᱮᱠᱟᱱ ᱫᱤᱱ ᱠᱟᱱ ᱛᱟᱞᱮᱭᱟ ᱟᱨ ᱟᱹᱰᱤ ᱢᱚᱡᱽ ᱞᱮᱠᱟᱱ ᱫᱤᱱ ᱠᱟᱱᱟ ᱛᱚ ᱥᱟᱯᱲᱟᱣ ᱵᱟᱲᱟ ᱠᱟᱛᱮ ᱱᱤᱛ ᱫᱚ ᱛᱩᱢᱫᱟᱜ ᱴᱟᱢᱟᱠ ᱠᱚ ᱜᱚᱜ ᱦᱩᱭᱩᱜᱼᱟ ᱦᱟᱸᱜ ᱛᱩᱢᱫᱟᱜ ᱴᱟᱢᱟᱠ ᱠᱚ ᱜᱚᱜ ᱵᱟᱲᱟ ᱠᱟᱛᱮ ᱩᱱᱤᱧ ᱪᱟᱞᱟᱜ ᱠᱟᱹᱱᱟᱹᱧ ᱫᱤᱱᱮᱥᱤᱧ ᱥᱟᱯᱲᱟᱣ ᱦᱚᱪᱚᱭᱮᱫᱮ ᱠᱟᱱᱟ ᱡᱚᱛᱚ ᱠᱷᱚᱱ ᱢᱟᱨᱟᱝ ᱨᱮ ᱱᱩᱭ ᱪᱤᱠᱟᱭ ᱛᱟᱭᱱᱚᱢ ᱵᱟᱲᱟᱭ ᱠᱟᱱ ᱛᱟᱹᱞᱤᱧᱟ ᱢᱮᱱ ᱢᱟᱸᱫᱟᱲᱤᱭᱟᱹ ᱦᱮᱰ ᱢᱟᱸᱫᱟᱲᱤᱭᱟᱹ ᱱᱩᱭ ᱠᱟᱱᱟᱭ ᱛᱟᱭᱱᱚᱢ ᱵᱟᱲᱟᱭ ᱠᱟᱱ ᱛᱟᱹᱞᱤᱧ ᱩᱱᱤ ᱩᱥᱟᱹᱨᱟᱛᱮ ᱢᱮᱛᱟᱭ ᱠᱟᱱᱟ ᱥᱟᱯᱲᱟᱣ ᱜᱚᱫᱚᱜ ᱢᱮ ᱞᱮᱴ ᱞᱟᱜᱟᱣ ᱠᱟᱜ ᱛᱟᱹᱞᱤᱧᱟ ᱵᱮᱞᱟ ᱦᱚᱸ ᱟᱹᱠᱷᱨᱤ ᱴᱷᱤᱠ ᱠᱟᱱᱟ ᱮᱠᱫᱚᱢ ᱞᱤᱧ ᱡᱚᱢᱠᱟᱣᱟ ᱥᱟᱹᱨᱤᱭᱟᱹ ᱠᱟᱛᱮ ᱟᱨ ᱠᱩᱥᱤᱛᱮ ᱧᱮᱞ ᱯᱮ ᱛᱤᱱᱟᱹᱜ ᱮᱠᱫᱚᱢ ᱢᱩᱞᱤ ᱢᱩᱞᱤ